ᱢᱤᱫ ᱵᱟᱨ ᱯᱮ

ᱟᱯᱮ ᱡᱚᱛᱚ ᱠᱚᱜᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱤᱧ ᱛᱷᱩᱢ ᱮᱢᱟᱣᱟᱹᱧ ᱯᱮ ᱟᱨ ᱛᱤᱦᱤᱧ ᱫᱚᱞᱮ ᱦᱮᱡ ᱠᱟᱱᱟ ᱟᱞᱮᱭᱟᱜ ᱟᱛᱳ ᱚᱲᱟᱜ ᱡᱚᱡᱚ ᱜᱷᱩᱴᱩ ᱟᱫᱚ ᱱᱚᱰᱮ ᱜᱮ ᱤᱧ ᱵᱟᱵᱟ ᱠᱚᱣᱟᱜ ᱡᱟᱱᱟᱢ ᱴᱷᱟᱶ ᱫᱚ ᱟᱨ ᱱᱚᱰᱮ ᱜᱮᱭ ᱦᱟᱨᱟ ᱵᱩᱨᱩ ᱟᱠᱟᱱᱟ ᱟᱫᱚ ᱠᱟᱹᱢᱤᱭ ᱧᱟᱢ ᱠᱮᱫ ᱠᱷᱟᱱ ᱴᱟᱣᱩᱱ ᱥᱮᱫ ᱴᱟᱣᱩᱱ ᱵᱟᱡᱟᱨ ᱥᱮᱫ ᱪᱟᱞᱟᱣ ᱞᱟᱜᱟᱣ ᱟᱫᱮᱭᱟ ᱟᱫᱚ ᱩᱱ ᱠᱷᱚᱱ ᱚᱱᱛᱮ ᱜᱮ ᱛᱟᱦᱮᱱ ᱚᱱᱛᱮ ᱟᱞᱮ ᱡᱚᱛᱚ ᱦᱚᱲ ᱱᱤᱛᱳᱜ ᱫᱚ ᱚᱱᱛᱮ ᱜᱮ ᱢᱮᱱᱟᱜ ᱞᱮᱭᱟ ᱟᱫᱚ ᱱᱚᱝᱠᱟ ᱯᱷᱟᱸᱠᱟ ᱚᱠᱛᱚ ᱠᱚᱨᱮ ᱧᱟᱢ ᱞᱮᱠᱷᱟᱱ ᱱᱚᱜᱼᱚᱭ ᱱᱚᱝᱠᱟ ᱞᱮ ᱦᱮᱡ ᱵᱟᱲᱟᱜᱼᱟ

ᱡᱚᱡᱚ ᱫᱟᱨᱮ ᱦᱚᱸ ᱢᱮᱱᱟᱜ ᱠᱷᱟᱡ ᱠᱚᱭᱟ ᱚᱲᱟᱜ ᱪᱷᱟᱴᱠᱟ ᱠᱚᱨᱮ ᱢᱮᱱᱟᱜ ᱠᱷᱟᱡ ᱢᱤᱫᱴᱟᱝ ᱫᱟᱨᱮ ᱠᱟᱛᱮ ᱚᱱᱟ ᱦᱚᱸ ᱰᱷᱮᱨ ᱚᱲᱟᱜ ᱨᱮᱫᱚ ᱵᱟᱹᱱᱩᱜᱼᱟ ᱱᱚᱝᱠᱟ ᱜᱮ ᱡᱚᱡᱚ ᱩᱛᱩ ᱫᱚ ᱱᱚᱣᱟ ᱫᱚ ᱠᱟᱱ ᱛᱟᱞᱮᱭᱟ ᱦᱟᱥᱟ ᱚᱲᱟᱜ ᱟᱫᱚ ᱦᱟᱱᱛᱮ ᱠᱷᱚᱡ ᱤᱧ ᱧᱮᱞ ᱦᱚᱪᱚ ᱠᱮᱯᱮᱭᱟ ᱟᱫᱚ ᱱᱚᱜᱼᱚᱭ ᱱᱚᱝᱠᱟ ᱚᱵᱚᱥᱛᱷᱟ ᱨᱮ ᱢᱮᱱᱟᱜᱼᱟ ᱱᱤᱛᱳᱜ ᱫᱚ ᱵᱟᱞᱮ ᱛᱟᱦᱮᱱᱟ ᱛᱷᱚ ᱱᱚᱰᱮ ᱫᱚ ᱟᱨ ᱵᱟᱞᱮ ᱦᱮᱡ ᱵᱟᱲᱟᱜᱼᱟ ᱩᱱᱟᱹᱜ ᱜᱷᱚᱱᱚ ᱜᱷᱚᱱᱚ ᱛᱩᱸᱜᱤ ᱛᱩᱸᱜᱤ ᱫᱚ ᱚᱱᱟᱛᱮ ᱱᱚᱝᱠᱟ ᱪᱟᱵᱟᱣ ᱠᱟᱱᱟ ᱛᱷᱚᱲᱟ ᱱᱚᱰᱮ ᱫᱚ ᱤᱧ ᱫᱚ ᱛᱷᱚᱲᱟ ᱵᱚᱛᱚᱨ ᱧᱚᱜ ᱜᱤᱧ ᱟᱹᱭᱠᱟᱹᱣᱟ ᱧᱩᱛ ᱧᱚᱜ ᱜᱮᱭᱟ ᱛᱷᱚ ᱢᱟᱨᱥᱟᱞ ᱤᱫᱤ ᱠᱟᱛᱮ ᱪᱟᱞᱟᱣ ᱞᱮᱱ ᱠᱷᱟᱡ ᱫᱚ ᱴᱷᱤᱠ ᱜᱮᱭᱟ ᱱᱚᱜᱼᱚᱭ ᱱᱚᱝᱠᱟ ᱛᱟᱣ ᱛᱮᱦᱮᱧ ᱫᱚ ᱥᱤᱛᱩᱝ ᱠᱟᱜ ᱛᱮ ᱡᱟᱨᱟᱜ ᱡᱟᱨᱟᱜ ᱛᱷᱚᱲᱟ ᱱᱚᱜᱼᱚᱭ ᱱᱚᱝᱠᱟ ᱦᱟᱯᱮᱭᱟ ᱟᱪᱪᱷᱟ ᱛᱟᱦᱚᱸ ᱱᱚᱛᱮ ᱠᱷᱚᱡ ᱛᱤᱱᱟᱹᱜ ᱜᱟᱱ ᱜᱟᱱᱚᱜ ᱠᱟᱱᱟ ᱩᱱᱟᱹᱜ ᱜᱟᱱᱤᱧ ᱠᱩᱨᱩᱢᱩᱴᱩᱭᱮᱫᱟ ᱧᱮᱞ ᱦᱚᱪᱚ ᱨᱮᱭᱟᱜ ᱱᱚᱜᱼᱚᱭ ᱱᱚᱝᱠᱟ ᱪᱮᱛᱟᱱ ᱥᱮᱫ ᱫᱚ

ᱱᱚᱣᱟ ᱫᱚᱠᱚ ᱢᱮᱛᱟᱜᱼᱟ ᱜᱚᱭᱴᱷᱟ ᱳᱭ ᱰᱟᱝᱨᱟ ᱜᱟᱹᱭ ᱠᱚ ᱢᱟᱱᱮ ᱤᱡ ᱠᱤᱫᱤᱧ ᱠᱚ ᱡᱮ ᱜᱩᱨᱤᱡ ᱠᱟᱠᱚ ᱵᱚᱱ ᱢᱮᱛᱟᱜ ᱚᱱᱟ ᱜᱩᱨᱤᱡ ᱠᱷᱚᱡ ᱜᱮ ᱱᱚᱣᱟ ᱜᱚᱭᱴᱷᱟ ᱫᱚ ᱛᱮᱭᱟᱨᱚᱜᱼᱟ ᱳᱭ ᱜᱩᱨᱤᱡ ᱥᱟᱶᱛᱮ ᱟᱭᱢᱟ ᱦᱚᱲ ᱫᱚ ᱞᱩᱵᱩᱜ ᱠᱚ ᱢᱮᱥᱟᱞᱟᱜᱼᱟ ᱟᱨᱦᱚᱸ ᱪᱮᱫ ᱪᱮᱫ ᱠᱚᱪᱚ ᱠᱚ ᱢᱮᱥᱟᱞᱟᱜᱼᱟ ᱟᱫᱚ ᱚᱱᱟ ᱤᱭᱟᱹ ᱠᱟᱛᱮ ᱱᱚᱝᱠᱟ ᱠᱚ ᱫᱟᱨᱮ ᱨᱮᱠᱚ ᱛᱷᱟᱯᱲᱟᱣ ᱟᱠᱚ ᱟᱫᱚ ᱱᱚᱣᱟ ᱛᱷᱟᱯᱲᱟ ᱠᱟᱛᱮ ᱱᱚᱜᱼᱚᱭ ᱱᱚᱝᱠᱟ ᱢᱤᱫᱴᱟᱝ ᱜᱳᱞ ᱞᱮᱠᱟ ᱯᱤᱴᱷᱟᱹ ᱞᱮᱠᱟ ᱟᱹᱰᱤ ᱢᱚᱡᱽ ᱧᱮᱞᱚᱜᱼᱟ ᱟᱫᱚ ᱟᱫᱚ ᱱᱚᱣᱟ ᱟᱫᱚ ᱯᱤᱴᱷᱟᱹ ᱞᱮᱠᱟ ᱧᱮᱞᱚᱜ ᱛᱮᱜᱮ ᱵᱟᱝ ᱱᱚᱣᱟ ᱫᱚ ᱡᱚᱢ ᱞᱟᱹᱜᱤᱫ ᱫᱚ ᱵᱟᱝ ᱠᱟᱱᱟ ᱱᱚᱣᱟ ᱫᱚ ᱳᱭ ᱥᱟᱦᱟᱱ ᱞᱮᱠᱟᱜᱮ ᱠᱟᱹᱢᱤᱭᱟ ᱚᱱᱟ ᱠᱟᱴ ᱵᱚᱫᱚᱞ ᱛᱮ ᱦᱚᱭᱛᱚ ᱠᱟᱴ ᱚᱠᱟ ᱫᱤᱱ ᱚᱠᱚᱭ ᱵᱟᱠᱚ ᱧᱟᱢ ᱠᱟᱜ ᱠᱷᱟᱡ ᱥᱮ ᱵᱟ ᱪᱮᱫ ᱠᱟᱨᱚᱱ ᱛᱮᱪᱚ ᱦᱚᱭᱛᱚ ᱜᱷᱟᱴᱛᱤ ᱯᱟᱲᱟᱣ ᱞᱮᱱᱠᱷᱟᱡ ᱠᱚᱢᱛᱤ ᱯᱟᱲᱟᱣ ᱞᱮᱱᱠᱷᱟᱡ ᱛᱚᱠᱷᱚᱱ ᱱᱚᱣᱟ ᱛᱮᱦᱚᱸ ᱢᱟᱱᱮ ᱪᱩᱞᱦᱟᱹ ᱨᱮᱠᱚ ᱤᱭᱟᱹ ᱫᱟᱲᱮᱭᱟᱜᱼᱟ ᱠᱚ ᱵᱮᱵᱚᱦᱟᱨ ᱫᱟᱲᱮᱭᱟᱜᱼᱟ ᱠᱚ

ᱥᱟᱫᱚᱢ ᱦᱟᱹᱛᱤ ᱥᱤᱢ ᱠᱳᱠᱤᱞ ᱜᱩᱜᱩ ᱢᱚᱭᱱᱟ ᱴᱤᱭᱟ ᱜᱷᱚᱲᱟ ᱢᱚᱭᱩᱨ

ᱟᱫᱚ ᱟᱯᱮ ᱛᱮᱦᱮᱧ ᱤᱧᱟᱹᱜ ᱱᱚᱣᱟ ᱵᱷᱤᱰᱤᱭᱳ ᱧᱮᱞ ᱠᱟᱛᱮ ᱢᱚᱡᱽ ᱜᱮᱯᱮ ᱟᱹᱭᱠᱟᱹᱣ ᱠᱮᱫ ᱠᱷᱟᱡ ᱞᱟᱭᱤᱠ ᱯᱮ ᱥᱮᱭᱟᱨ ᱯᱮ ᱥᱟᱵᱥᱠᱨᱟᱭᱤᱵ ᱯᱮ ᱡᱚᱦᱟᱨ